ᱡᱚᱦᱟᱨ ᱜᱮ ᱥᱟᱱᱟᱢ ᱠᱚ ᱛᱮᱦᱮᱧᱟᱜ ᱱᱟᱣᱟ ᱵᱷᱤᱰᱤᱭᱳ ᱨᱮ ᱡᱚᱛᱚ ᱠᱚᱜᱮ ᱥᱟᱹᱜᱩᱱ ᱫᱟᱨᱟᱢ ᱟᱨ ᱱᱟᱣᱟ ᱛᱟᱵᱚ ᱱᱚᱜᱼᱚᱭ ᱛᱤᱱᱟᱹᱜ ᱫᱤᱱ ᱦᱩᱭᱩᱜ ᱠᱟᱱᱟ ᱵᱷᱤᱰᱤᱭᱳ ᱜᱮ ᱵᱟᱹᱞᱤᱧ ᱵᱮᱱᱟᱣ ᱫᱟᱲᱮᱭᱟᱜ ᱠᱟᱱᱟ ᱟᱹᱰᱤ ᱫᱤᱱ ᱦᱩᱭᱱᱟ ᱵᱷᱤᱰᱤᱭᱳ ᱦᱚᱸ ᱵᱟᱹᱞᱤᱧ ᱵᱮᱱᱟᱣ ᱫᱟᱲᱮᱭᱟᱜ ᱠᱟᱱᱟ ᱠᱷᱟᱱᱛᱟ ᱦᱚᱸ ᱵᱟᱹᱞᱤᱧ ᱥᱤᱞᱟᱹᱭ ᱫᱟᱲᱮᱭᱟᱜ ᱠᱟᱱᱟ ᱟᱨ ᱞᱩᱜᱽᱲᱤ ᱠᱚᱢᱟ ᱟᱹᱜᱩ ᱠᱟᱛᱮ ᱞᱤᱧ ᱜᱟᱫᱟ ᱜᱤᱰᱤ ᱟᱠᱟᱫᱼᱟ ᱱᱚᱣᱟ ᱯᱮ ᱧᱮᱞᱮᱫ ᱛᱟᱵᱚᱣᱟ ᱱᱚᱣᱟ ᱱᱚᱝᱠᱟᱛᱮ ᱢᱮᱱᱟᱜ ᱜᱮᱭᱟ ᱱᱚᱣᱟ ᱱᱚᱜᱼᱚᱭ ᱱᱚᱣᱟ ᱱᱟᱦᱟᱜ ᱦᱚᱞᱟ ᱞᱤᱧ ᱥᱤᱞᱟᱹᱭ ᱞᱮᱫ ᱛᱟᱦᱮᱱᱚᱜ ᱢᱤᱢᱤᱫ ᱫᱷᱟᱣ ᱥᱤᱞᱟᱹᱭ ᱠᱟᱱᱟ ᱟᱨ ᱛᱮᱦᱮᱧ ᱫᱚ ᱱᱟᱦᱟᱜ ᱟᱡ ᱫᱚ ᱱᱚᱣᱟ ᱜᱮ ᱱᱟᱦᱟᱜ ᱥᱤᱞᱟᱹᱭ ᱛᱟᱵᱚᱣᱟ ᱟᱨ ᱢᱟ ᱱᱚᱜᱼᱚᱭ ᱢᱮᱱᱟᱜ ᱜᱮ ᱛᱟᱵᱚᱣᱟ ᱦᱟᱯᱮ ᱛᱤᱥ ᱞᱤᱧ ᱥᱤᱞᱟᱹᱭᱮᱜᱼᱟ ᱟᱨ ᱤᱧ ᱢᱟ ᱱᱟᱦᱟᱜ ᱟᱨᱦᱚᱸ ᱛᱮᱦᱮᱧ ᱦᱚᱸ ᱱᱟᱦᱟᱜ ᱥᱤᱞᱟᱹᱭ ᱢᱟ ᱵᱟᱝᱟ ᱮᱴᱟᱜᱟᱜ ᱱᱟᱦᱟᱜ ᱤᱧ ᱠᱟᱹᱢᱤᱭᱟ ᱟᱨ ᱟᱡ ᱫᱚ ᱱᱟᱦᱟᱜ ᱮ ᱥᱤᱞᱟᱹᱭ ᱛᱟᱵᱚᱣᱟ ᱱᱚᱜᱼᱚ ᱱᱚᱣᱟ ᱠᱚ ᱦᱟᱸᱜ ᱢᱤᱢᱤᱫ ᱫᱷᱟᱣ ᱡᱟᱦᱟᱸ ᱥᱤᱞᱟᱹᱭ ᱠᱟᱱᱟ ᱚᱱᱟ ᱦᱟᱸᱜ ᱮ ᱥᱤᱞᱟᱹᱭᱟ ᱟᱨ ᱤᱧ ᱫᱚ ᱦᱟᱸᱜ ᱚᱲᱟᱜ ᱞᱮ ᱨᱟᱹᱯᱩᱫ ᱟᱠᱟᱫ ᱛᱟᱵᱚᱣᱟ ᱟᱫᱚ ᱚᱱᱟ ᱠᱚᱜᱮ ᱦᱟᱸᱜ ᱦᱟᱥᱟ ᱠᱚ ᱢᱮᱱᱟᱜᱼᱟ ᱚᱱᱟ ᱦᱟᱥᱟ ᱠᱚ ᱜᱤᱰᱤ ᱞᱮᱱᱚᱜ ᱦᱟᱸᱜ ᱚᱲᱟᱜ ᱵᱮᱱᱟᱣ ᱜᱟᱱᱚᱜᱼᱟ ᱚᱱᱟ ᱦᱟᱥᱟ ᱠᱚᱜᱮ ᱦᱟᱸᱜ ᱛᱮᱦᱮᱧ ᱫᱚ ᱦᱟᱸᱜ ᱜᱤᱰᱤᱭᱟ ᱛᱟᱵᱚᱱ ᱟᱨ ᱚᱸᱰᱮ ᱦᱟᱸᱜ ᱤᱧ ᱫᱮᱠᱷᱟᱣ ᱟᱠᱚ ᱛᱟᱵᱚᱣᱟ ᱛᱤᱱᱟᱹᱜ ᱢᱟᱨᱟᱝ ᱛᱤᱱᱟᱹᱜ ᱢᱟᱨᱟᱝ ᱞᱮ ᱨᱟᱹᱯᱩᱫ ᱟᱠᱟᱫᱼᱟ ᱚᱸᱰᱮ ᱵᱚᱱ ᱧᱮᱞ ᱧᱚᱜᱟ ᱱᱤᱛᱚᱜ ᱫᱚ ᱱᱚᱜᱼᱚᱭ ᱱᱟᱦᱟᱜ ᱱᱚᱛᱮ ᱞᱮ ᱨᱟᱹᱯᱩᱫ ᱟᱠᱟᱫ ᱛᱟᱵᱚᱣᱟ ᱚᱲᱟᱜ ᱯᱩᱨᱟᱹ ᱠᱟᱸᱛ ᱠᱚᱞᱮ ᱫᱷᱟᱥᱠᱟᱣ ᱪᱟᱵᱟ ᱟᱠᱟᱫᱼᱟ ᱟᱨ ᱱᱚᱜᱼᱚᱭ ᱱᱟᱦᱟᱜ ᱱᱚᱝᱠᱟ ᱛᱮ ᱦᱟᱥᱟ ᱱᱟᱦᱟᱜ ᱱᱚᱜᱼᱚᱭ ᱱᱚᱝᱠᱟ ᱯᱩᱨᱟᱹ ᱱᱟᱦᱟᱜ ᱜᱟᱫᱟ ᱟᱠᱟᱱ ᱛᱟᱵᱚᱣᱟ ᱟᱫᱚ ᱱᱚᱣᱟ ᱠᱚ ᱵᱟᱝ ᱥᱟᱦᱟ ᱞᱮᱠᱷᱟᱱ ᱱᱟᱦᱟᱜ ᱢᱤᱥᱛᱨᱤ ᱱᱟᱦᱟᱜ ᱞᱮ ᱟᱣᱩᱴ ᱦᱚᱸ ᱵᱟᱭ ᱫᱟᱲᱮᱭᱟᱜᱼᱟ ᱟᱫᱚ ᱚᱱᱟᱛᱮ ᱛᱮᱦᱮᱧ ᱫᱚ ᱱᱚᱣᱟ ᱦᱟᱥᱟ ᱜᱮ ᱱᱟᱦᱟᱜ ᱞᱮ ᱥᱟᱦᱟᱭ ᱛᱟᱵᱚᱣᱟ ᱟᱨ ᱢᱩᱞᱤᱭᱟᱹ ᱱᱟᱜ ᱵᱟᱨᱭᱟ ᱠᱤᱱ ᱦᱤᱡᱩᱜᱼᱟ ᱱᱟᱜ ᱱᱚᱜᱼᱚᱭ ᱛᱟᱵᱚ ᱱᱚᱜᱼᱚ ᱱᱚᱝᱠᱟ ᱛᱟᱦᱮᱸᱜ ᱠᱟᱱᱟ ᱦᱟᱱᱟ ᱚᱲᱟᱜ ᱠᱷᱚᱱ ᱡᱚᱭᱮᱱᱴ ᱛᱟᱦᱮᱸᱜ ᱠᱟᱱᱟ ᱟᱨ ᱚᱱᱟ ᱠᱚᱫᱚ ᱦᱟᱸᱜ ᱞᱮ ᱫᱷᱟᱥᱠᱟᱣ ᱪᱟᱵᱟ ᱠᱟᱜᱼᱟ ᱦᱟᱥᱟ ᱠᱚᱫᱚ ᱟᱨ ᱱᱤᱛᱳᱜ ᱫᱚ ᱦᱟᱸᱜ ᱱᱚᱜᱼᱚ ᱱᱚᱝᱠᱟ ᱢᱮᱱᱟᱜᱼᱟ ᱱᱚᱜᱼᱚᱭ ᱛᱟᱵᱚᱱ ᱱᱚᱛᱮ ᱠᱷᱚᱱ ᱱᱟᱦᱟᱜ ᱞᱮ ᱡᱚᱭᱮᱱᱴ ᱟᱛᱚ ᱱᱚᱣᱟ ᱥᱟᱞᱟᱜ ᱜᱮ ᱟᱫᱚ ᱚᱱᱟᱛᱮ ᱱᱚᱣᱟ ᱫᱷᱟᱨᱮ ᱨᱮ ᱦᱟᱥᱟ ᱚᱲᱟᱜ ᱛᱟᱦᱮᱸᱜᱼᱟ ᱚᱱᱟ ᱞᱮ ᱨᱟᱹᱯᱩᱫ ᱟᱠᱟᱫ ᱛᱟᱵᱚᱣᱟ ᱟᱨ ᱱᱤᱛᱚᱜ ᱫᱚ ᱱᱟᱦᱟᱜ ᱛᱟᱵᱚ ᱱᱚᱰᱮ ᱦᱟᱥᱟ ᱠᱚᱜᱮ ᱱᱟᱦᱟᱜ ᱞᱮ ᱥᱟᱦᱟ ᱵᱟᱲᱟᱭᱟ ᱟᱨ ᱱᱚᱛᱮ ᱨᱮ ᱱᱟᱦᱟᱜ ᱩᱱᱤ ᱦᱩᱰᱤᱧ ᱵᱚᱭᱦᱟ ᱛᱟᱵᱚᱭ ᱪᱷᱩᱴᱟᱹᱣ ᱦᱟᱛᱟᱲ ᱟᱠᱟᱱᱟ ᱟᱨ ᱢᱩᱞᱤᱭᱟᱹ ᱱᱟᱦᱟᱜ ᱟᱹᱣᱨᱤ ᱠᱤᱱ ᱦᱤᱡᱩᱜᱼᱟ ᱵᱟᱨ ᱦᱚᱲ ᱱᱟᱦᱟᱜ ᱠᱤᱱ ᱦᱤᱡᱩᱜ ᱠᱟᱱᱟ

ᱫᱟᱠᱟ ᱡᱚᱢ ᱠᱷᱚᱡ ᱠᱚ ᱦᱮᱡ ᱞᱮᱱ ᱜᱮ ᱟᱨᱦᱚᱸ ᱱᱟᱜ ᱠᱚ ᱠᱟᱹᱢᱤᱭᱟ ᱩᱱ ᱥᱚᱢᱚᱭ ᱟᱨᱦᱚᱸ ᱧᱮᱞ ᱦᱚᱪᱚ ᱵᱚᱱᱟ ᱩᱢ ᱯᱷᱟᱨᱪᱟ ᱦᱮᱡ ᱠᱟᱛᱮ ᱫᱟᱠᱟ ᱠᱚ ᱡᱚᱢ ᱵᱟᱲᱟ ᱠᱟᱛᱮ ᱠᱚ ᱡᱤᱨᱟᱹᱣ ᱵᱟᱲᱟᱭᱮᱱᱟ ᱟᱨ ᱱᱤᱛᱚᱜ ᱫᱚ ᱠᱟᱹᱢᱤ ᱠᱚ ᱪᱷᱩᱴᱟᱹᱣ ᱠᱟᱱᱟ ᱦᱟᱸᱜ ᱟᱨ ᱤᱧ ᱫᱚ ᱛᱟᱵᱚᱱᱤᱧ ᱥᱤᱞᱟᱹᱭ ᱠᱮᱜᱼᱟ ᱚᱱᱟ ᱛᱟᱨᱟᱜ ᱠᱷᱟᱱᱛᱟ ᱧᱮᱞᱚᱜ ᱠᱟᱱᱟ ᱚᱱᱟ ᱛᱟᱨᱟᱜ ᱯᱩᱱᱭᱟᱜᱼᱟ ᱯᱩᱱᱭᱟᱹ ᱦᱚᱞᱟ ᱵᱟᱹᱞᱤᱧ ᱢᱤᱢᱤᱫ ᱫᱷᱟᱣ ᱜᱮᱞᱤᱧ ᱥᱤᱞᱟᱹᱭ ᱞᱮᱫ ᱛᱟᱦᱮᱱᱟ ᱫᱚᱦᱲᱟ ᱤᱧᱤᱧ ᱥᱤᱞᱟᱹᱭ ᱠᱮᱜᱼᱟ ᱛᱮᱦᱮᱧ ᱟᱨ ᱯᱟᱹᱲᱞᱟᱹᱠ ᱯᱩᱨᱟᱹᱣᱟᱜ ᱱᱟᱹᱧ ᱦᱟᱸᱜ ᱛᱤᱥ ᱠᱚ ᱤᱫᱤᱭᱮᱜᱼᱟ ᱱᱚᱣᱟ ᱫᱚ ᱟᱹᱜᱩ ᱦᱚᱴᱚᱣᱟᱜ ᱠᱟᱱᱟ ᱟᱨ ᱦᱟᱱᱟ ᱫᱚ ᱟᱡ ᱮ ᱟᱹᱜᱩ ᱟᱠᱟᱫ ᱛᱟᱦᱮᱱ ᱚᱱᱟ ᱫᱚ ᱢᱮᱱᱟᱜ ᱜᱮᱭᱟ ᱵᱟᱹᱞᱤᱧ ᱥᱤᱞᱟᱹᱭ ᱠᱟᱜᱼᱟ ᱦᱟᱸᱜ ᱟᱨ ᱱᱚᱜᱼᱚ ᱱᱚᱣᱟ ᱢᱮᱱᱟᱜᱼᱟ ᱯᱩᱱᱭᱟᱹ ᱚᱱᱟ ᱢᱟ ᱢᱤᱫ ᱫᱷᱟᱣ ᱜᱮ ᱥᱤᱞᱟᱹᱭ ᱠᱟᱱᱟ ᱚᱱᱟ ᱫᱚ ᱜᱟᱯᱟᱧ ᱥᱤᱞᱟᱹᱭᱟ ᱛᱮᱦᱮᱧ ᱫᱚ ᱵᱟᱹᱧ ᱫᱟᱲᱮᱭᱟᱜᱼᱟ ᱯᱟᱞᱮᱫ ᱛᱮᱦᱮᱧ ᱫᱚ ᱦᱟᱸᱜ ᱥᱤᱞᱟᱹᱭ ᱚᱱᱟ ᱫᱚ ᱜᱟᱯᱟᱧ ᱥᱤᱞᱟᱹᱭᱟ ᱦᱟᱱᱮ ᱛᱟᱨᱟ ᱚᱱᱟ ᱠᱩᱞᱦᱤ ᱥᱮᱫ ᱨᱮᱦᱚᱸ ᱠᱚ ᱩᱵ ᱟᱠᱟᱫᱼᱟ ᱚᱱᱛᱮ ᱨᱮ ᱱᱚᱛᱮ ᱨᱟᱪᱟ ᱥᱮᱫ ᱨᱮ ᱵᱟᱭ ᱥᱟᱦᱚᱵ ᱞᱮᱱᱟ ᱛᱚ ᱚᱱᱟᱛᱮ ᱦᱟᱱᱛᱮ ᱨᱮᱠᱚ ᱩᱵ ᱫᱚᱦᱚ ᱟᱠᱟᱫᱼᱟ ᱦᱟᱸᱜ ᱟᱨ ᱱᱚᱜᱼᱚᱭ ᱛᱟᱨᱟ ᱨᱟᱪᱟ ᱦᱚᱸ ᱯᱮᱨᱮᱡ ᱩᱛᱟᱹᱨ ᱟᱠᱟᱱᱟ ᱵᱟᱭ ᱥᱟᱦᱚᱵ ᱠᱟᱱᱟ ᱚᱱᱮ ᱚᱱᱠᱟ ᱞᱮ ᱨᱟᱹᱯᱩᱫ ᱪᱟᱵᱟ ᱟᱠᱟᱫᱼᱟ ᱚᱱᱟ ᱫᱷᱟᱨᱮ ᱫᱚ ᱱᱚᱝᱠᱟ ᱛᱮ ᱚᱸᱰᱮ ᱠᱷᱚᱱᱟᱜ ᱱᱚᱛᱮ ᱫᱚ ᱜᱚᱴᱟ ᱨᱟᱹᱯᱩᱫ ᱟᱠᱟᱫ ᱞᱮ ᱱᱚᱣᱟ ᱫᱷᱟᱨᱮ ᱦᱚᱸ ᱱᱚᱣᱟ ᱫᱷᱟᱨᱮ ᱨᱮᱦᱚᱸ ᱠᱚ ᱫᱚᱦᱚ ᱟᱠᱟᱫᱼᱟ ᱦᱟᱥᱟ ᱠᱚᱫᱚ ᱡᱚᱛᱚ ᱱᱟᱦᱟᱜ ᱠᱚ ᱜᱟᱹᱨᱤ ᱪᱟᱵᱟ ᱟᱠᱟᱫᱼᱟ ᱥᱟᱦᱟ ᱪᱟᱵᱟ ᱟᱠᱟᱫᱼᱟ ᱠᱚ ᱱᱮᱜᱼᱮ ᱱᱚᱰᱮ ᱠᱟᱹᱡ ᱫᱷᱟᱨᱟ ᱢᱮᱱᱟᱜᱼᱟ ᱱᱤᱛᱳᱜ ᱫᱚ ᱪᱟᱨᱴᱟ ᱦᱩᱭᱮᱱᱟ ᱢᱩᱞᱤᱭᱟᱹ ᱫᱚᱠᱚ ᱵᱷᱟᱜᱟ ᱪᱷᱩᱴᱤᱭᱮᱱᱟ ᱠᱚ ᱵᱷᱤᱰᱤᱭᱳ ᱪᱮᱫ ᱞᱮᱠᱟ ᱯᱮ ᱵᱩᱡᱷᱟᱹᱣ ᱠᱮᱫᱼᱟ ᱠᱚᱢᱮᱱᱴ ᱠᱟᱛᱮᱫ ᱞᱟᱹᱭ ᱛᱟᱵᱚᱱ ᱯᱮ ᱟᱨ ᱪᱮᱱᱮᱞ ᱨᱮ ᱡᱟᱦᱟᱸᱭ ᱯᱮ ᱱᱟᱣᱟ ᱜᱮᱭᱟ ᱥᱟᱵᱥᱠᱨᱟᱭᱤᱵᱽ ᱠᱟᱜ ᱛᱟᱵᱚᱱ ᱯᱮ ᱢᱟ ᱛᱚᱵᱮ ᱛᱮᱦᱮᱧᱟᱜ ᱵᱷᱤᱰᱤᱭᱳ ᱫᱚ ᱱᱚᱰᱮ ᱜᱤᱧ ᱢᱩᱪᱟᱹᱫᱮᱜᱼᱟ ᱢᱩᱪᱟᱹᱫ ᱨᱮ ᱜᱚᱰ ᱡᱚᱦᱟᱨ